ᱦᱟᱭ ᱦᱮᱞᱳ ᱯᱷᱨᱮᱱᱰ ᱥᱟᱱᱟᱢ ᱠᱚᱜᱮ ᱞᱟᱥᱟᱬᱦᱮᱫ ᱜᱚᱰ ᱡᱚᱦᱟᱨ ᱛᱚᱵᱮ ᱯᱷᱨᱮᱱᱰ ᱠᱚ ᱱᱚᱜᱼᱚᱭ ᱛᱟᱨᱟ ᱯᱮ ᱧᱮᱞ ᱫᱟᱲᱮᱭᱟᱜ ᱠᱟᱱ ᱜᱮᱭᱟ ᱛᱟᱵᱚᱱᱟ ᱟᱞᱮ ᱫᱤᱥᱚᱢ ᱨᱮ ᱚᱠᱟ ᱞᱮᱠᱟ ᱜᱷᱚᱲᱟ ᱯᱮᱸᱭᱟᱡᱽ ᱨᱚᱦᱚᱭᱮᱫᱼᱟ ᱞᱮ ᱢᱮᱱᱫᱚ ᱢᱟᱱᱮ ᱥᱟᱫᱚᱢ ᱯᱮᱸᱭᱟᱡᱽ ᱞᱮ ᱨᱚᱦᱚᱭ ᱠᱟᱱᱟ ᱱᱚᱛᱮ ᱧᱮᱞ ᱛᱟᱵᱚᱱ ᱯᱮ ᱱᱟᱛᱮ ᱫᱚ ᱵᱤᱞᱟᱹᱛᱤ ᱞᱮ ᱵᱟᱜᱟᱱ ᱟᱠᱟᱜᱼᱟ ᱵᱤᱞᱟᱹᱛᱤ ᱥᱟᱞᱟᱜ ᱛᱮ ᱯᱚᱴᱚᱢ ᱠᱚᱯᱤ ᱵᱟᱦᱟ ᱠᱚᱯᱤ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱦᱟᱱᱮ ᱦᱟᱸᱰᱮ ᱫᱚ ᱟᱨᱦᱚᱸ ᱛᱩᱲᱤ ᱵᱟᱦᱟ ᱧᱮᱞᱚᱜ ᱠᱟᱱᱟ ᱡᱮᱜᱮᱫ ᱡᱮᱜᱮᱫ ᱱᱚᱛᱮ ᱧᱮᱞ ᱛᱟᱵᱚᱱ ᱯᱮ ᱯᱷᱨᱮᱱᱰ ᱱᱚᱛᱮ ᱨᱚᱦᱚᱭ ᱟᱠᱟᱱ ᱛᱟᱵᱚᱱᱟ ᱵᱮᱸᱜᱟᱲ ᱵᱮᱸᱜᱟᱲ ᱫᱚ ᱱᱚᱜᱼᱚᱭ ᱛᱚᱨᱟ ᱨᱚᱦᱚᱭ ᱟᱠᱟᱱ ᱛᱟᱵᱚᱱᱟ ᱠᱟᱹᱴᱤᱡ ᱫᱷᱟᱨᱟ ᱜᱮᱭᱟ ᱱᱟᱦᱟᱜ ᱮᱭ ᱫᱟᱜ ᱠᱚ ᱵᱟᱛᱟᱱ ᱦᱩᱭ ᱟᱠᱟᱱᱟ ᱥᱟᱨ ᱠᱚ ᱮᱢ ᱟᱠᱟᱱᱟ ᱦᱟᱱᱛᱮ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱰᱮ ᱢᱮᱱᱟᱜᱼᱟ ᱵᱟᱦᱟ ᱠᱚᱯᱤ ᱦᱟᱱᱛᱮ ᱨᱮ ᱢᱮᱱᱟᱜ ᱛᱟᱵᱚᱱᱟ ᱜᱟᱡᱚᱨ ᱢᱩᱞᱟᱹ ᱦᱟᱱᱛᱮ ᱨᱮ ᱢᱮᱱᱟᱜ ᱛᱟᱵᱚᱱᱟ ᱢᱚᱴᱚᱨ ᱯᱮᱸᱭᱟᱡᱽ ᱟᱨᱦᱚᱸ ᱦᱟᱱᱛᱮ ᱨᱮ ᱢᱮᱱᱟᱜ ᱛᱟᱵᱚᱱᱟ ᱨᱟᱹᱥᱩᱱ ᱟᱨᱦᱚᱸ ᱱᱚᱰᱮ ᱢᱮᱱᱟᱜ ᱛᱟᱵᱚᱱᱟ ᱩᱞ ᱫᱟᱨᱮ ᱛᱚᱵᱮ ᱯᱷᱨᱮᱱᱰ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱟᱞᱮ ᱫᱤᱥᱚᱢ ᱨᱮ ᱚᱠᱟ ᱞᱮᱠᱟ ᱩᱛᱟᱹ ᱦᱟᱹᱞᱤ